ᱜᱟᱛᱮ ᱠᱚ ᱛᱮᱦᱮᱧ ᱫᱚᱵᱚ ᱵᱟᱰᱟᱭᱟ ᱜᱮᱞ ᱜᱚᱴᱮᱡ ᱠᱩᱠᱞᱤ ᱨᱮᱭᱟᱜ ᱛᱮᱞᱟ ᱡᱚᱦᱟᱨ ᱜᱮ ᱤᱧ ᱜᱮ ᱥᱟᱠᱩᱞᱟ ᱥᱚᱨᱮᱱ ᱟᱯᱮ ᱯᱮ ᱧᱮᱞᱮᱜᱼᱟ ᱥᱟᱱᱛᱟᱞᱤ ᱡᱤ ᱠᱮ ᱤᱭᱩᱴᱩᱵᱽ ᱪᱮᱱᱮᱞ ᱫᱮᱞᱟ ᱵᱚ ᱛᱚᱵᱮ ᱮᱦᱚᱵ ᱞᱮᱜᱮ ᱵᱚ ᱛᱮᱦᱮᱧᱟᱜ ᱠᱩᱠᱞᱤ ᱛᱮᱞᱟ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱚᱠᱟ ᱫᱤᱥᱚᱢ ᱨᱮ ᱡᱟᱹᱥᱛᱤ ᱵᱷᱩᱠᱚᱢᱯᱚ ᱦᱩᱭᱩᱜᱼᱟ ᱚᱯᱷᱥᱚᱱ ᱮ ᱵᱷᱟᱨᱚᱛ ᱚᱯᱷᱥᱚᱱ ᱵᱤ ᱡᱟᱯᱟᱱ ᱚᱯᱷᱥᱚᱱ ᱥᱤ ᱪᱤᱱ ᱚᱯᱷᱥᱚᱱ ᱰᱤ ᱱᱮᱯᱟᱞ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱷᱥᱚᱱ ᱵᱤ ᱡᱟᱯᱟᱱ ᱫᱚᱥᱟᱨ ᱠᱩᱠᱞᱤ ᱫᱚ ᱦᱩᱭᱩᱜ ᱠᱟᱱᱟ ᱫᱷᱟᱹᱨᱛᱤ ᱨᱮ ᱚᱠᱟ ᱫᱟᱨᱮ ᱡᱚᱛᱚ ᱠᱷᱚᱱ ᱞᱚᱜᱚᱱ ᱦᱟᱨᱟᱜᱼᱟ ᱚᱯᱷᱥᱚᱱ ᱮ ᱢᱟᱫ ᱫᱟᱨᱮ ᱚᱯᱷᱥᱚᱱ ᱵᱤ ᱩᱞ ᱫᱟᱨᱮ ᱚᱯᱷᱥᱚᱱ ᱥᱤ ᱵᱟᱲᱮ ᱫᱟᱨᱮ ᱚᱯᱷᱥᱚᱱ ᱰᱤ ᱥᱟᱨᱡᱚᱢ ᱫᱟᱨᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱷᱥᱚᱱ ᱮ ᱢᱟᱫ ᱫᱟᱨᱮ ᱛᱮᱥᱟᱨ ᱠᱩᱠᱞᱤ ᱫᱚ ᱦᱩᱭᱩᱜ ᱠᱟᱱᱟ ᱚᱠᱟ ᱫᱤᱥᱚᱢ ᱨᱮᱱ ᱦᱚᱲ ᱡᱟᱹᱥᱛᱤ ᱢᱚᱴᱚᱨ ᱥᱟᱭᱠᱮᱞ ᱠᱚ ᱞᱟᱜᱟᱭᱟ ᱚᱯᱷᱥᱚᱱ ᱮ ᱨᱩᱥ ᱚᱯᱷᱥᱚᱱ ᱵᱤ ᱪᱤᱱ ᱚᱯᱷᱥᱚᱱ ᱥᱤ ᱟᱢᱮᱨᱤᱠᱟ ᱚᱯᱷᱥᱚᱱ ᱰᱤ ᱵᱷᱟᱨᱚᱛ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱷᱥᱚᱱ ᱰᱤ ᱵᱷᱟᱨᱚᱛ ᱯᱩᱱᱟᱜ ᱠᱩᱠᱞᱤ ᱫᱚ ᱦᱩᱭᱩᱜ ᱠᱟᱱᱟ ᱠᱟᱨᱜᱤᱞ ᱞᱟᱹᱲᱦᱟᱹᱭ ᱫᱚ ᱚᱠᱟ ᱥᱟᱞ ᱨᱮ ᱦᱩᱭ ᱞᱮᱱᱟ ᱚᱯᱷᱥᱚᱱ ᱮ ᱜᱮᱞ ᱟᱨᱮ ᱥᱟᱭ ᱟᱨᱮ ᱜᱮᱞ ᱟᱨᱮ ᱚᱯᱥᱚᱱ ᱵᱤ ᱜᱮᱞ ᱟᱨᱮ ᱥᱟᱭ ᱜᱮᱞ ᱢᱚᱬᱮ ᱚᱯᱥᱚᱱ ᱥᱤ ᱜᱮᱞ ᱟᱨᱮ ᱥᱟᱭ ᱛᱩᱨᱩᱭ ᱜᱮᱞ ᱚᱯᱥᱚᱱ ᱰᱤ ᱜᱮᱞ ᱟᱨᱮ ᱥᱟᱭ ᱟᱨᱮ ᱜᱮᱞ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱮ ᱜᱮᱞ ᱟᱨᱮ ᱥᱟᱭ ᱟᱨᱮ ᱜᱮᱞ ᱟᱨᱮ ᱥᱟᱞ ᱨᱮ ᱢᱚᱬᱮ ᱟᱱᱟᱜ ᱠᱩᱠᱞᱤ ᱫᱚ ᱦᱩᱭᱩᱜ ᱠᱟᱱᱟ ᱥᱤᱧᱚᱛ ᱨᱮ ᱯᱩᱭᱞᱩ ᱛᱮ ᱠᱳᱨᱳᱱᱟ ᱴᱤᱠᱟ ᱫᱚ ᱚᱠᱚᱭ ᱠᱚ ᱮᱢᱟᱫ ᱫᱮ ᱛᱟᱦᱮᱸ ᱠᱟᱱᱟ ᱚᱯᱷᱥᱚᱱ ᱮᱹ ᱱᱚᱨᱮᱱᱫᱨᱚ ᱢᱳᱫᱤ ᱚᱯᱷᱥᱚᱱ ᱵᱤ ᱨᱟᱦᱩᱞ ᱜᱟᱱᱫᱷᱤ ᱚᱯᱷᱥᱚᱱ ᱥᱤ ᱢᱚᱱᱤᱥ ᱠᱩᱢᱟᱨ ᱚᱯᱷᱥᱚᱱ ᱰᱤ ᱚᱢᱤᱛ ᱥᱟᱦᱟ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱷᱥᱚᱱ ᱥᱤ ᱢᱚᱱᱤᱥ ᱠᱩᱢᱟᱨ ᱛᱩᱨᱩᱭ ᱟᱱᱟᱜ ᱠᱩᱠᱞᱤ ᱫᱚ ᱦᱩᱭᱩᱜ ᱠᱟᱱᱟ ᱥᱤᱧᱚᱛ ᱨᱮᱭᱟᱜ ᱚᱠᱟ ᱯᱚᱱᱚᱛ ᱨᱮ ᱤᱝᱨᱮᱡᱽ ᱜᱚᱵᱚᱞ ᱨᱮ ᱵᱟᱭ ᱛᱟᱦᱮᱸ ᱠᱟᱱᱟ ᱚᱯᱷᱥᱚᱱ ᱮ ᱳᱰᱤᱥᱟ ᱚᱯᱷᱥᱚᱱ ᱵᱤ ᱠᱮᱨᱚᱞ ᱚᱯᱷᱥᱚᱱ ᱥᱤ ᱜᱳᱣᱟ ᱚᱯᱷᱥᱚᱱ ᱰᱤ ᱵᱤᱦᱟᱨ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱷᱥᱚᱱ ᱥᱤ ᱜᱳᱣᱟ ᱮᱭᱟᱭ ᱟᱱᱟᱜ ᱠᱩᱠᱞᱤ ᱫᱚ ᱦᱩᱭᱩᱜ ᱠᱟᱱᱟ ᱚᱠᱟ ᱫᱤᱥᱚᱢ ᱨᱮᱱ ᱦᱚᱲ ᱫᱚ ᱥᱮᱛᱟ ᱡᱤᱞ ᱠᱚ ᱡᱚᱢᱟ ᱚᱯᱥᱚᱱ ᱮ ᱪᱤᱱ ᱚᱯᱥᱚᱱ ᱵᱤ ᱵᱷᱟᱨᱚᱛ ᱚᱯᱥᱚᱱ ᱥᱤ ᱯᱟᱠᱤᱥᱛᱷᱟᱱ ᱚᱯᱥᱚᱱ ᱰᱤ ᱥᱨᱤᱞᱚᱝᱠᱟ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱮ ᱪᱤᱱ ᱤᱨᱟᱹᱞ ᱟᱱᱟᱜ ᱠᱩᱠᱞᱤ ᱫᱚ ᱦᱩᱭᱩᱜ ᱠᱟᱱᱟ ᱠᱨᱤᱠᱮᱴ ᱠᱷᱮᱞ ᱨᱮᱭᱟᱜ ᱡᱟᱱᱟᱢ ᱫᱟᱛᱟ ᱫᱚ ᱚᱠᱟ ᱫᱤᱥᱚᱢ ᱠᱚ ᱢᱮᱛᱟᱜᱼᱟ ᱚᱯᱥᱚᱱ ᱮ ᱛᱩᱨᱠᱤ ᱚᱯᱥᱚᱱ ᱵᱤ ᱡᱟᱯᱟᱱ ᱚᱯᱥᱚᱱ ᱥᱤ ᱠᱟᱱᱟᱰᱟ ᱚᱯᱥᱚᱱ ᱰᱤ ᱤᱝᱞᱚᱱᱰ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱰᱤ ᱤᱝᱞᱚᱱᱰ ᱟᱨᱮ ᱟᱱᱟᱜ ᱠᱩᱠᱞᱤ ᱫᱚ ᱦᱩᱭᱩᱜ ᱠᱟᱱᱟ ᱢᱟᱹᱱᱢᱤᱭᱟᱜ ᱦᱚᱲᱢᱚ ᱨᱮ ᱛᱤᱱᱟᱹᱜ ᱜᱚᱴᱟᱝ ᱡᱟᱝ ᱛᱟᱦᱮᱱᱟ ᱚᱯᱥᱚᱱ ᱮ ᱯᱮ ᱥᱟᱭ ᱛᱩᱨᱩᱭ ᱜᱚᱴᱟᱝ ᱚᱯᱥᱚᱱ ᱵᱤ ᱵᱟᱨ ᱥᱟᱭ ᱛᱩᱨᱩᱭ ᱜᱚᱴᱟᱝ ᱚᱯᱥᱚᱱ ᱥᱤ ᱢᱤᱫ ᱥᱟᱭ ᱢᱤᱫ ᱜᱮᱞ ᱢᱚᱬᱮ ᱜᱚᱴᱟᱝ ᱚᱯᱥᱚᱱ ᱰᱤ ᱵᱟᱨ ᱥᱟᱭ ᱵᱟᱨ ᱜᱮᱞ ᱜᱚᱴᱟᱝ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱵᱤ ᱵᱟᱨ ᱥᱟᱭ ᱛᱩᱨᱩᱭ ᱜᱚᱴᱟᱝ ᱜᱮᱞ ᱟᱱᱟᱜ ᱵᱟᱝᱢᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱫᱷᱟᱹᱨᱛᱤ ᱨᱮᱭᱟᱜ ᱚᱠᱟ ᱜᱟᱰᱟ ᱨᱮᱭᱟᱜ ᱫᱟᱜ ᱫᱚ ᱞᱚᱞᱚ ᱜᱮ ᱛᱟᱦᱮᱱᱟ ᱚᱯᱷᱥᱚᱱ ᱮ ᱡᱚᱢᱩᱱᱟ ᱚᱯᱷᱥᱚᱱ ᱵᱤ ᱱᱚᱨᱢᱚᱫᱟ ᱚᱯᱷᱥᱚᱱ ᱥᱤ ᱞᱤᱞ ᱚᱯᱷᱥᱚᱱ ᱰᱤ ᱢᱚᱦᱟᱱᱚᱫᱤ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱥᱤ ᱞᱤᱞ ᱟᱨ ᱵᱟᱝᱢᱟ ᱱᱤᱲᱚ ᱱᱚᱫᱤ ᱡᱟᱦᱟᱸ ᱠᱚ ᱢᱮᱛᱟᱜ ᱠᱟᱱᱟ